ᱦᱮᱞᱳ ᱥᱟᱱᱟᱢ ᱠᱚ ᱡᱚᱦᱟᱨ ᱤᱧ ᱥᱩᱱᱤᱞ ᱥᱚᱨᱮᱱ ᱱᱚᱣᱟ ᱤᱭᱩᱴᱩᱵᱽ ᱪᱮᱱᱮᱞ ᱨᱮ ᱟᱯᱮ ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱨ ᱛᱮᱦᱮᱧ ᱫᱚ ᱵᱤᱥᱮᱥ ᱱᱟᱣᱟ ᱠᱷᱚᱵᱚᱨ ᱦᱮᱡ ᱠᱟᱛᱮ ᱤᱧ ᱥᱮᱴᱮᱨ ᱟᱠᱟᱱᱟ ᱟᱯᱮ ᱛᱟᱞᱟᱨᱮ ᱛᱮᱦᱮᱧ ᱫᱚ ᱜᱟᱞᱢᱟᱨᱟᱣ ᱟᱵᱚᱱ ᱵᱟᱨᱚ ᱡᱩᱱ ᱫᱩ ᱦᱟᱡᱟᱨ ᱛᱮᱭᱤᱥ ᱦᱤᱞᱳᱜ ᱦᱮᱰ ᱥᱤᱞᱟᱝᱜᱤ ᱰᱟᱠ ᱵᱟᱝᱞᱟ ᱛᱷᱟᱱᱟ ᱜᱳᱯᱤᱠᱟᱱᱫᱟᱨ ᱫᱩᱢᱠᱟ ᱡᱮᱞᱟ ᱢᱤᱫ ᱦᱟᱲᱢᱟ ᱫᱮᱥ ᱢᱟᱹᱡᱷᱤ ᱵᱚᱝᱥᱚ ᱦᱚᱛᱮᱛᱮ ᱢᱤᱫ ᱱᱮᱣᱛᱟ ᱜᱤᱨᱟᱹ ᱟᱯᱮ ᱦᱟᱹᱵᱤᱡ ᱤᱧ ᱥᱮᱴᱮᱨᱮᱫ ᱠᱟᱱᱟ ᱟᱨ ᱱᱚᱣᱟ ᱱᱮᱣᱛᱟ ᱜᱤᱨᱟᱹ ᱨᱮ ᱥᱮᱴᱮᱨ ᱠᱚ ᱛᱟᱦᱮᱱᱟ ᱟᱵᱚᱨᱮᱱ ᱵᱤᱨ ᱥᱤᱫᱩ ᱠᱟᱹᱱᱦᱩ ᱨᱮᱱ ᱵᱚᱝᱥᱚ ᱢᱚᱱᱰᱚᱞ ᱢᱩᱨᱢᱩ ᱵᱟᱨᱦᱮᱴ ᱵᱷᱚᱜᱽᱱᱟᱰᱤ ᱠᱷᱚᱱ ᱥᱟᱶᱛᱮ ᱵᱟᱨᱦᱟᱨᱣᱟ ᱠᱷᱚᱱ ᱯᱤᱴᱟᱨ ᱦᱮᱢᱵᱨᱚᱢ ᱡᱟᱦᱟᱸᱭ ᱫᱚ ᱨᱟᱭᱴᱟᱨ ᱞᱮᱠᱷᱚᱠ ᱠᱟᱱᱟᱭ ᱩᱞ ᱜᱩᱞᱟᱱ ᱨᱮᱱ ᱞᱤᱰᱟᱨ ᱦᱚᱸ ᱠᱟᱱᱟᱭ ᱥᱟᱶᱛᱮ ᱣᱮᱥᱴ ᱵᱮᱝᱜᱟᱞ ᱠᱷᱚᱱ ᱛᱚᱱᱚᱞ ᱢᱩᱨᱢᱩ ᱨᱟᱭᱴᱟᱨ ᱢᱤᱫ ᱢᱟᱨᱟᱝ ᱞᱮᱠᱷᱚᱠ ᱟᱨ ᱥᱟᱶᱛᱮ ᱟᱭᱢᱟ ᱞᱟᱥᱮᱨ ᱦᱟᱛᱟᱝ ᱵᱩᱫᱽᱫᱷᱤᱡᱤᱵᱤᱭᱟᱱ ᱠᱚᱠᱚ ᱥᱮᱴᱮᱨᱚᱜ ᱠᱟᱱᱟ ᱱᱚᱣᱟ ᱨᱮ ᱟᱯᱮ ᱥᱟᱱᱛᱷᱟᱞ ᱫᱩᱞᱟᱹᱲᱤᱭᱟᱹ ᱥᱟᱱᱛᱷᱟᱞ ᱦᱩᱞ ᱜᱟᱹᱨᱤᱭᱟᱹ ᱨᱮᱱ ᱵᱚᱝᱥᱚ ᱠᱚ ᱡᱟᱦᱟᱸᱭ ᱠᱟᱱᱟ ᱯᱮ ᱟᱯᱮ ᱥᱟᱱᱟᱢ ᱠᱚᱴᱷᱮᱱ ᱱᱮᱣᱛᱟ ᱜᱤᱨᱟᱹ ᱱᱮᱣᱛᱟ ᱢᱮᱱᱟᱜᱼᱟ ᱡᱮ ᱟᱵᱚ ᱥᱟᱱᱛᱷᱟᱞ ᱦᱩᱞ ᱟᱴᱷᱟᱨᱚ ᱥᱚ ᱯᱟᱸᱪᱯᱚᱱ ᱨᱮ ᱡᱟᱦᱟᱸᱴᱟᱜ ᱦᱩᱞ ᱦᱩᱭ ᱞᱮᱱᱟ ᱱᱚᱣᱟ ᱟᱹᱰᱤ ᱢᱟᱨᱟᱝ ᱱᱟᱢᱰᱟᱠ ᱧᱩᱛᱩᱢᱟᱱ ᱦᱩᱞ ᱛᱟᱦᱮᱸ ᱠᱟᱱᱟ ᱟᱨ ᱱᱚᱣᱟ ᱦᱩᱞ ᱫᱚ ᱟᱵᱚ ᱥᱟᱥᱚᱱ ᱵᱤᱨᱩᱫᱽ ᱛᱟᱦᱮᱸ ᱠᱟᱱᱟ ᱡᱟᱦᱟᱸᱭ ᱫᱚ ᱟᱵᱚ ᱤᱝᱨᱮᱡᱽ ᱥᱟᱥᱚᱱ ᱨᱮᱵᱚᱱ ᱛᱟᱦᱮᱸ ᱠᱟᱱᱟ ᱟᱨ ᱤᱝᱨᱮᱡᱽ ᱠᱚ ᱵᱤᱨᱩᱫᱽ ᱨᱮ ᱱᱚᱣᱟ ᱦᱩᱞ ᱦᱩᱭ ᱞᱮᱱᱟ ᱵᱤᱨ ᱵᱟᱱᱴᱟ ᱥᱤᱫᱩ ᱠᱟᱹᱱᱦᱩ ᱪᱟᱸᱫᱽ ᱵᱷᱟᱭᱨᱳ ᱯᱷᱩᱞᱳ ᱡᱷᱟᱱᱚᱣᱟᱜ ᱟᱹᱭᱩᱨ ᱛᱮ ᱟᱨ ᱚᱱᱟ ᱠᱷᱚᱱ ᱢᱟᱨᱟᱝ ᱛᱮᱦᱮᱧ ᱥᱭᱟᱢ ᱴᱩᱰᱩ ᱯᱟᱨᱜᱟᱱᱟ ᱯᱟᱰᱮᱨᱠᱚᱞᱟ ᱥᱟᱶᱛᱮ ᱫᱮᱥ ᱢᱟᱹᱡᱷᱤ ᱦᱟᱲᱢᱟ ᱢᱟᱨᱟᱱᱰᱤ ᱦᱮᱸᱴᱥᱤᱞᱟᱝᱜᱤ ᱟᱛᱳ ᱠᱷᱚᱱ ᱡᱟᱦᱟᱸ ᱫᱚ ᱟᱵᱚ ᱤᱛᱤᱦᱟᱥ ᱠᱚᱨᱮ ᱠᱤᱛᱟᱹᱵ ᱠᱚᱨᱮ ᱟᱵᱚ ᱯᱤᱯᱨᱟᱹ ᱧᱩᱛᱩᱢ ᱛᱮᱵᱚᱱ ᱵᱟᱲᱟᱭᱟ ᱟᱨ ᱦᱟᱲᱢᱟ ᱫᱮᱥ ᱢᱟᱹᱡᱷᱤ ᱨᱮᱱ ᱵᱚᱝᱥᱚ ᱦᱚᱛᱮ ᱛᱮ ᱛᱮᱦᱮᱧ ᱱᱚᱣᱟ ᱠᱷᱚᱵᱚᱨ ᱧᱟᱢ ᱟᱠᱟᱱᱟ ᱜᱟᱯᱟᱞ ᱢᱟᱨᱟᱣ ᱨᱮ ᱵᱟᱝᱢᱟ ᱵᱟᱨᱚ ᱡᱩᱱ ᱫᱩ ᱦᱟᱡᱟᱨ ᱛᱮᱭᱤᱥ ᱦᱤᱞᱳᱜ ᱢᱤᱫ ᱫᱩᱯᱲᱩᱵ ᱦᱩᱭᱩᱜᱼᱟ ᱟᱨ ᱱᱚᱣᱟ ᱫᱩᱯᱲᱩᱵ ᱫᱚ ᱥᱟᱱᱛᱷᱟᱞ ᱦᱩᱞ ᱮᱦᱚᱵ ᱞᱟᱦᱟᱨᱮ ᱢᱤᱫ ᱢᱤᱫᱩᱱ ᱦᱩᱭ ᱞᱮᱱᱟ ᱡᱟᱦᱟᱸ ᱫᱚ ᱯᱟᱹᱦᱤᱞ ᱫᱩᱯᱲᱩᱵ ᱦᱩᱭ ᱞᱮᱱᱟ ᱚᱱᱟ ᱫᱚ ᱟᱴᱷᱟᱨᱚ ᱥᱚ ᱯᱟᱸᱪᱯᱚᱱ ᱥᱟᱞ ᱨᱮ ᱦᱮᱰ ᱥᱮᱞᱟᱝᱜᱤ ᱰᱟᱠ ᱵᱟᱝᱞᱟ ᱴᱟᱺᱰᱤ ᱨᱮ ᱦᱟᱲᱢᱟ ᱫᱮᱥ ᱢᱟᱹᱡᱷᱤ ᱪᱟᱹᱢᱯᱟᱹᱭ ᱢᱟᱨᱟᱱᱰᱤ ᱟᱨ ᱞᱚᱠᱷᱚᱱ ᱥᱚᱨᱮᱱ ᱜᱟᱹᱨᱵᱷᱩ ᱠᱚᱣᱟᱜ ᱟᱹᱭᱩᱨ ᱛᱮ ᱱᱚᱣᱟ ᱯᱟᱹᱦᱤᱞ ᱢᱤᱫᱩᱱ ᱨᱮᱜᱮ ᱜᱚᱴᱟ ᱞᱮᱱᱟ ᱱᱮᱰᱟ ᱞᱮᱱᱟ ᱵᱟᱝᱢᱟ ᱥᱟᱱᱛᱷᱟᱞ ᱦᱩᱞ ᱤᱝᱨᱮᱡᱽ ᱵᱤᱨᱩᱫᱽ ᱨᱮ ᱥᱟᱱᱛᱷᱟᱞ ᱠᱚ ᱡᱩᱢᱤᱫᱚᱜᱼᱟ ᱟᱨ ᱠᱚ ᱡᱩᱢᱤᱫ ᱠᱚᱣᱟ ᱟᱨ ᱱᱚᱣᱟᱛᱮ ᱥᱟᱨᱡᱚᱢ ᱰᱷᱟᱹᱣᱟᱹᱜ ᱠᱚ ᱯᱟᱥᱱᱟᱣ ᱞᱮᱫᱟ ᱟᱨ ᱱᱚᱣᱟ ᱥᱟᱨᱡᱚᱢ ᱰᱷᱟᱹᱨᱣᱟᱹᱜ ᱦᱚᱛᱮᱫ ᱛᱮ ᱥᱟᱱᱟᱢ ᱥᱟᱱᱛᱟᱲ ᱠᱚ ᱮᱵᱷᱮᱱ ᱞᱮᱫ ᱠᱚᱣᱟ ᱟᱨ ᱚᱱᱟ ᱛᱮᱜᱮ ᱛᱮᱦᱮᱧ ᱥᱟᱱᱛᱟᱲ ᱠᱚ ᱡᱩᱢᱤᱫ ᱮᱱᱛᱮ ᱤᱝᱨᱮᱡᱽ ᱵᱤᱨᱩᱫᱽ ᱨᱮ ᱥᱤᱫᱩ ᱠᱟᱹᱱᱦᱩ ᱪᱟᱸᱫᱽ ᱵᱷᱟᱭᱨᱳ ᱟᱜ ᱟᱹᱭᱩᱨ ᱛᱮ ᱯᱷᱩᱞᱳ ᱡᱷᱟᱱᱳ ᱟᱜ ᱟᱹᱭᱩᱨ ᱛᱮ ᱤᱝᱨᱮᱡᱽ ᱵᱤᱨᱩᱫᱽ ᱠᱚ ᱦᱩᱞ ᱠᱮᱫ ᱛᱮ ᱛᱮᱦᱮᱧ ᱟᱹᱰᱤ ᱩᱛᱟᱹᱨ ᱟᱵᱚ ᱨᱮᱱ ᱥᱟᱱᱛᱟᱲ ᱵᱚᱭᱦᱟ ᱟᱨ ᱢᱤᱥᱨᱟ ᱠᱚ ᱢᱟᱭᱟᱢ ᱜᱟᱰᱟ ᱢᱟᱭᱟᱢ ᱞᱤᱸᱜᱤ ᱞᱮᱱᱟ ᱢᱟᱭᱟᱢ ᱫᱟᱲᱮ ᱞᱮᱱᱟ ᱟᱨ ᱚᱱᱟ ᱨᱮᱱᱟᱜ ᱛᱮᱦᱮᱧ ᱡᱚᱥ ᱛᱮᱫ ᱠᱟᱱ ᱜᱮᱭᱟ ᱥᱮ ᱚᱱᱟ ᱨᱮᱭᱟᱜ ᱡᱚ ᱠᱟᱱᱟ ᱛᱮᱦᱮᱧ ᱟᱵᱚ ᱥᱟᱱᱛᱟᱲ ᱠᱚ ᱦᱟᱥᱟ ᱡᱟᱭᱜᱟ ᱵᱚᱱ ᱧᱟᱢ ᱠᱟᱫᱟ ᱟᱨ ᱢᱤᱫ ᱢᱟᱨᱟᱝ ᱫᱟᱲᱮ ᱠᱚ ᱛᱟᱦᱮᱸ ᱠᱟᱱᱟ ᱱᱩᱠᱩ ᱡᱟᱦᱟᱸᱭᱟᱜ ᱫᱟᱲᱮ ᱛᱮ ᱟᱵᱚ ᱚᱛ ᱦᱟᱥᱟ ᱵᱚᱱ ᱧᱟᱢ ᱠᱮᱫᱟ ᱟᱨ ᱚᱱᱟᱛᱮ ᱛᱮᱦᱮᱧ ᱚᱱᱟ ᱦᱩᱞ ᱢᱟᱦᱟ ᱯᱟᱹᱦᱤᱞ ᱢᱤᱫᱩᱱ ᱥᱟᱱᱛᱟᱲ ᱠᱚᱣᱟᱜ ᱦᱩᱞ ᱢᱟᱦᱟ ᱫᱤᱥᱟᱹ ᱨᱩᱣᱟᱹᱲ ᱞᱟᱹᱜᱤᱫ ᱛᱮ ᱛᱮᱦᱮᱧ ᱵᱟᱨᱚ ᱡᱩᱱ ᱫᱩ ᱦᱟᱡᱟᱨ ᱛᱮᱭᱤᱥ ᱞᱟᱹᱜᱤᱫ ᱴᱷᱟᱹᱣᱠᱟᱹᱣ ᱠᱟᱱᱟ ᱟᱨ ᱦᱟᱲᱢᱟ ᱫᱮᱥ ᱢᱟᱹᱡᱷᱤ ᱨᱮᱱ ᱵᱚᱝᱥᱚ ᱥᱩᱠᱩᱞ ᱢᱟᱨᱟᱱᱰᱤ ᱡᱟᱦᱟᱸᱭ ᱫᱚ ᱯᱨᱮᱥᱤᱰᱮᱱᱴ ᱠᱟᱱᱟᱭ ᱟᱨ ᱪᱮᱭᱟᱨᱢᱮᱱ ᱥᱳᱱᱟᱞᱟᱞ ᱢᱟᱨᱟᱱᱰᱤ ᱦᱚᱛᱮᱛᱮ ᱱᱚᱣᱟ ᱠᱷᱚᱵᱚᱨ ᱧᱟᱢ ᱠᱟᱱᱟ ᱟᱨ ᱱᱚᱣᱟ ᱠᱷᱚᱵᱚᱨ ᱦᱚᱛᱮᱛᱮ ᱟᱯᱮ ᱥᱟᱱᱟᱢ ᱠᱚᱯᱮ ᱱᱮᱣᱛᱟ ᱦᱚᱪᱚ ᱠᱟᱱᱟ ᱟᱨ ᱡᱟᱦᱟᱸᱭ ᱯᱮ ᱠᱚᱱᱴᱮᱠᱴ ᱫᱟᱲᱮᱭᱟᱜᱼᱟ ᱟᱵᱚᱨᱮᱱ ᱯᱨᱮᱥᱤᱰᱮᱱᱴ ᱥᱩᱠᱩᱞ ᱢᱟᱨᱟᱱᱰᱤ ᱴᱷᱮᱱ ᱩᱱᱤᱭᱟᱜ ᱢᱳᱵᱟᱭᱤᱞ ᱱᱚᱢᱵᱚᱨ ᱥᱮ ᱠᱚᱱᱴᱮᱠᱴ ᱱᱚᱢᱵᱚᱨ ᱫᱚ ᱱᱚᱝᱠᱟ ᱠᱟᱱᱟ

ᱵᱚᱰᱟ ᱯᱟᱹᱦᱟᱹᱲᱤ ᱢᱟᱱᱮ ᱵᱚᱰᱟ ᱯᱟᱹᱦᱟᱹᱲᱤ ᱠᱷᱚᱱ ᱯᱩᱨᱩᱵᱽ ᱛᱮ ᱵᱟᱨᱚ ᱠᱤᱞᱳᱢᱤᱴᱟᱨ ᱟᱨ ᱟᱹᱞᱩᱵᱮᱰᱟ ᱠᱷᱚᱱ ᱞᱟᱜᱽ ᱵᱷᱟᱜᱽ ᱜᱟᱰᱟ ᱵᱟᱥᱱᱤ ᱜᱟᱰᱟ ᱯᱟᱨᱚᱢ ᱠᱟᱛᱮ ᱮᱠᱟᱞ ᱥᱤᱫᱷᱟᱹ ᱰᱟᱠ ᱵᱟᱝᱞᱟ ᱴᱟᱺᱰᱤ ᱞᱟᱜᱽ ᱵᱷᱟᱜᱽ ᱛᱤᱱ ᱠᱤᱞᱳᱢᱤᱴᱟᱨ ᱟᱨ ᱵᱟᱥ ᱜᱟᱹᱰᱤ ᱠᱟᱨ ᱜᱟᱹᱰᱤ ᱥᱟᱸᱜᱟᱲ ᱜᱟᱹᱰᱤ ᱥᱟᱭᱠᱮᱞ ᱜᱟᱹᱰᱤ ᱢᱚᱴᱚᱨ ᱜᱟᱹᱰᱤ ᱥᱟᱫᱚᱢ ᱜᱟᱹᱰᱤ ᱥᱟᱱᱟᱢ ᱜᱮ ᱥᱮᱴᱮᱨᱚᱜᱼᱟ ᱯᱤᱪ ᱨᱳᱰ ᱢᱮᱱᱟᱜᱼᱟ ᱵᱚᱛᱚᱨ ᱨᱮᱱᱟᱜ ᱡᱟᱦᱟᱱ ᱡᱟᱹᱨᱩᱲ ᱫᱚ ᱵᱟᱹᱱᱩᱜᱼᱟ ᱠᱩᱢᱩ ᱢᱳᱲ ᱠᱷᱚᱱ ᱰᱟᱭᱨᱮᱠᱴ ᱟᱯᱮ ᱯᱤᱪ ᱨᱳᱰ ᱛᱮ ᱥᱤᱫᱷᱟᱹ ᱰᱟᱠ ᱵᱟᱝᱞᱟ ᱴᱟᱺᱰᱤ ᱯᱮ ᱥᱮᱴᱮᱨᱚᱜᱼᱟ ᱟᱫᱚ ᱨᱮᱱᱟᱜ ᱡᱟᱦᱟᱱ ᱫᱤᱠᱠᱟᱹᱛ ᱫᱚ ᱵᱟᱹᱱᱩᱜᱼᱟ ᱮᱱᱠᱷᱟᱱ ᱠᱷᱚᱵᱚᱨ ᱢᱟᱯᱮ ᱧᱟᱢ ᱠᱮᱫ ᱥᱟᱱᱛᱟᱲ ᱵᱚᱝᱥᱚ ᱨᱮᱱ ᱦᱟᱲᱢᱟ ᱫᱮᱥ ᱢᱟᱹᱡᱷᱤ ᱵᱚᱝᱥᱚ ᱨᱮ ᱱᱤᱛ ᱦᱚᱸ ᱡᱤᱣᱮᱫ ᱢᱮᱱᱟᱜ ᱠᱚᱣᱟ ᱟᱨ ᱦᱟᱲᱢᱟ ᱫᱮᱥ ᱢᱟᱹᱡᱷᱤ ᱡᱟᱦᱟᱸᱭ ᱫᱚ ᱤᱝᱨᱮᱡᱽ ᱚᱠᱛᱮ ᱨᱮ ᱥᱟᱱᱛᱟᱲ ᱦᱩᱞ ᱚᱠᱛᱮ ᱨᱮ ᱫᱤᱥᱚᱢ ᱢᱟᱹᱡᱷᱤ ᱛᱟᱦᱮᱸ ᱠᱟᱱᱟ ᱩᱱᱤ ᱛᱮᱦᱮᱧ ᱱᱟᱜᱟᱢ ᱨᱮ ᱫᱟᱯᱟᱞ ᱟᱠᱟᱱᱟ ᱟᱨ ᱩᱱᱤ ᱵᱚᱱ ᱚᱴᱟᱜᱮᱭᱟ ᱩᱱᱤ ᱵᱚᱱ ᱥᱮᱸᱫᱽᱨᱟᱭᱮ ᱞᱟᱹᱜᱤᱫ ᱫᱮᱞᱟ ᱡᱚᱛᱚ ᱦᱚᱲ ᱵᱚᱱ ᱡᱩᱢᱤᱫᱚᱜᱼᱟ ᱛᱮᱦᱮᱧ ᱱᱚᱝᱠᱟ ᱜᱮ ᱟᱹᱰᱤ ᱩᱛᱟᱹᱨ ᱥᱟᱱᱛᱟᱲ ᱦᱩᱞ ᱨᱮ ᱦᱩᱞ ᱟᱠᱟᱱ ᱢᱟᱭᱟᱢ ᱫᱟᱲᱮ ᱟᱠᱟᱱ ᱟᱹᱰᱤ ᱩᱛᱟᱹᱨ ᱦᱚᱲ ᱠᱚ ᱟᱫ ᱟᱠᱟᱱᱟ ᱩᱱᱠᱩ ᱱᱟᱜᱟᱢ ᱨᱮᱠᱚ ᱫᱟᱯᱟᱞ ᱟᱠᱟᱫ ᱠᱚᱣᱟ ᱩᱱᱠᱩ ᱠᱚ ᱩᱴᱠᱟᱹᱣ ᱠᱚ ᱞᱟᱹᱜᱤᱫ ᱛᱮ ᱩᱱᱠᱩᱣᱟᱜ ᱱᱟᱜᱟᱢ ᱵᱮᱨᱮᱫ ᱨᱩᱣᱟᱹᱲ ᱞᱟᱹᱜᱤᱫ ᱛᱮ ᱫᱮᱞᱟ ᱵᱚᱱ ᱡᱩᱢᱤᱫᱚᱜᱼᱟ ᱟᱨ ᱩᱱᱠᱩ ᱠᱚᱣᱟᱜ ᱫᱮᱱ ᱠᱟᱱ ᱜᱮᱭᱟ ᱛᱮᱦᱮᱧ ᱟᱵᱚ ᱦᱟᱥᱟ ᱡᱟᱭᱜᱟ ᱚᱛ ᱦᱟᱥᱟ ᱵᱚᱱ ᱧᱟᱢ ᱟᱠᱟᱫᱟ ᱤᱝᱨᱮᱡᱽ ᱠᱚᱴᱷᱮᱱ ᱵᱚᱱ ᱨᱮᱡ ᱟᱠᱟᱫᱼᱟ ᱥᱮᱵᱚᱱ ᱞᱟᱜᱟ ᱪᱷᱟᱰᱟᱣ ᱟᱠᱟᱫᱼᱟ ᱟᱨ ᱚᱱᱟᱛᱮ ᱫᱮᱞᱟ ᱵᱚᱱ ᱥᱟᱯᱳᱨᱴ ᱢᱟ ᱜᱚᱲᱚᱜ ᱢᱟ ᱟᱨ ᱚᱱᱟ ᱢᱤᱫᱩᱱ ᱴᱟᱺᱰᱤ ᱨᱮᱵᱚᱱ ᱥᱮᱴᱮᱨᱚᱜ ᱢᱟ ᱫᱟᱨᱟᱭ ᱠᱟᱱ ᱵᱟᱨᱚ ᱡᱩᱱ ᱫᱩ ᱦᱟᱡᱟᱨ ᱛᱮᱭᱤᱥ ᱟᱞᱚ ᱵᱚᱱ ᱦᱤᱲᱤᱧ ᱢᱟ ᱟᱨ ᱥᱟᱱᱟᱢ ᱠᱚ ᱟᱵᱚ ᱨᱮᱱ ᱜᱟᱛᱮ ᱠᱚᱵᱚᱱ ᱥᱮᱭᱟᱨ ᱟᱠᱚᱢᱟ ᱟᱨ ᱵᱩᱫᱽᱫᱷᱤ ᱟᱹᱠᱤᱞ ᱟᱱ ᱠᱚ ᱛᱤᱱᱟᱹᱜ ᱤᱭᱩᱴᱩᱵᱟᱨ ᱠᱚ ᱢᱮᱱᱟᱜ ᱯᱮᱭᱟ ᱟᱨ ᱥᱟᱶᱛᱮ ᱛᱤᱱᱟᱹᱜ ᱨᱟᱭᱴᱟᱨ ᱠᱚ ᱢᱮᱱᱟᱜ ᱯᱮᱭᱟ ᱟᱯᱮ ᱚᱸᱰᱮ ᱯᱮ ᱥᱮᱱ ᱫᱟᱲᱮᱭᱟᱜᱼᱟ ᱟᱨ ᱦᱟᱲᱢᱟ ᱫᱮᱥ ᱢᱟᱹᱡᱷᱤ ᱥᱮ ᱥᱟᱱᱛᱷᱟᱞ ᱦᱩᱞ ᱵᱟᱵᱚᱫ ᱛᱮ ᱟᱹᱰᱤ ᱩᱛᱟᱹᱨ ᱠᱟᱛᱷᱟ ᱯᱮ ᱵᱟᱰᱟᱭ ᱫᱟᱲᱮᱭᱟᱜᱼᱟ ᱩᱪᱷᱟᱹᱱ ᱫᱟᱲᱮᱭᱟᱜᱼᱟ ᱟᱨ ᱯᱮ ᱪᱮᱫ ᱫᱟᱲᱮᱭᱟᱜᱼᱟ ᱛᱮᱦᱮᱧ ᱛᱤᱱᱟᱹᱜ ᱱᱟᱣᱟ ᱯᱟᱹᱴᱷᱩᱣᱟᱹ ᱠᱚ ᱠᱟᱱᱟ ᱯᱮ ᱡᱩᱣᱟᱹᱱ ᱠᱩᱲᱤ ᱠᱚᱲᱟ ᱠᱟᱱᱟ ᱯᱮ ᱟᱯᱮ ᱱᱚᱣᱟ ᱤᱛᱤᱦᱟᱥ ᱵᱟᱵᱚᱫ ᱵᱟᱯᱮ ᱵᱟᱲᱟᱭᱟ ᱫᱮᱞᱟ ᱵᱚᱱ ᱥᱮᱴᱮᱨᱚᱜᱼᱟ ᱦᱮᱴᱥᱤᱞᱟᱝᱜᱤ ᱰᱟᱠ ᱵᱟᱝᱞᱟ ᱵᱟᱨᱚ ᱪᱷᱚᱭ ᱫᱩ ᱦᱟᱡᱟᱨ ᱛᱮᱭᱤᱥ ᱦᱤᱞᱳᱜ ᱟᱨ ᱚᱸᱰᱮ ᱥᱟᱱᱛᱷᱟᱞ ᱦᱩᱞ ᱵᱟᱵᱚᱫ ᱟᱹᱰᱤ ᱩᱛᱟᱹᱨ ᱠᱟᱛᱷᱟ ᱵᱚᱱ ᱪᱮᱫᱟ ᱪᱮᱫ ᱞᱮᱠᱟᱛᱮ ᱥᱟᱱᱛᱷᱟᱞ ᱦᱩᱞ ᱮᱦᱚᱵ ᱞᱮᱱᱟ ᱚᱠᱟ ᱠᱷᱚᱱ ᱮᱦᱚᱵ ᱞᱮᱱᱟ ᱚᱠᱚᱭᱟᱜ ᱟᱹᱭᱩᱨ ᱛᱮ ᱮᱦᱚᱵ ᱞᱮᱱᱟ ᱟᱨ ᱪᱮᱫ ᱞᱟᱹᱜᱤᱫ ᱮᱦᱚᱵ ᱞᱮᱱᱟ ᱟᱨ ᱛᱮᱦᱮᱧ ᱤᱛᱤᱦᱟᱥ ᱨᱮᱱᱟᱜ ᱱᱟᱜᱟᱢ ᱱᱟᱜᱟᱢ ᱨᱮᱭᱟᱜ ᱯᱟᱱᱱᱟ ᱨᱮ ᱪᱮᱫᱟᱜ ᱩᱱᱠᱩ ᱦᱚᱲ ᱠᱚ ᱫᱟᱯᱟᱞ ᱥᱮᱠᱚ ᱫᱟᱱᱟᱝ ᱟᱠᱟᱱᱟ ᱫᱮᱞᱟ ᱵᱚᱱ ᱪᱮᱫᱟ ᱟᱸᱡᱚᱢ ᱟᱵᱚᱱ ᱟᱨ ᱵᱚᱱ ᱵᱟᱲᱟᱭᱟ ᱮᱸᱰᱮᱠᱷᱟᱱ ᱵᱷᱤᱰᱤᱭᱳ ᱟᱹᱰᱤ ᱵᱟᱹᱧ ᱞᱟᱢᱵᱟᱭᱮᱫ ᱠᱟᱱᱟ ᱱᱚᱣᱟ ᱥᱚᱨᱴ ᱨᱮ ᱟᱯᱮ ᱥᱟᱱᱟᱢ ᱠᱚᱧ ᱱᱮᱣᱛᱟᱭᱮᱫ ᱯᱮᱭᱟ ᱫᱟᱭᱟ ᱠᱟᱛᱮᱫ ᱥᱮᱭᱟᱨ ᱛᱟᱵᱚᱱ ᱯᱮ ᱡᱮᱢᱚᱱ ᱥᱟᱱᱟᱢ ᱥᱟᱱᱛᱟᱲ ᱠᱚᱴᱷᱮᱱ ᱱᱚᱣᱟ ᱠᱷᱚᱵᱚᱨ ᱥᱮᱴᱮᱨᱚᱜ ᱟᱥᱟᱢ ᱵᱤᱦᱟᱨ ᱵᱟᱝᱜᱟᱞ ᱳᱰᱤᱥᱟ ᱟᱨ ᱡᱷᱟᱲᱠᱷᱚᱸᱰ ᱨᱮᱱᱟᱜ ᱢᱤᱢᱤᱫ ᱟᱹᱛᱩ ᱫᱤᱥᱚᱢ ᱨᱮ ᱥᱮᱴᱮᱨᱚᱜ ᱡᱮᱢᱚᱱ ᱟᱵᱚ ᱨᱮᱱ ᱥᱟᱱᱛᱟᱲ ᱠᱚ ᱱᱚᱣᱟ ᱡᱟᱭᱜᱟ ᱨᱮᱠᱚ ᱥᱮᱴᱮᱨᱚᱜ ᱟᱨ ᱱᱚᱣᱟ ᱡᱟᱦᱟᱸᱴᱟᱜ ᱫᱚ ᱥᱟᱱᱛᱟᱲ ᱦᱩᱞ ᱯᱟᱹᱦᱤᱞ ᱢᱤᱫᱩᱱ ᱢᱟᱦᱟ ᱫᱤᱥᱟᱹ ᱨᱩᱣᱟᱹᱲ ᱢᱟᱦᱟ ᱠᱟᱱᱟ ᱚᱱᱟ ᱨᱮᱵᱚᱱ ᱦᱟᱹᱡᱤᱨᱚᱜ ᱢᱟ ᱟᱨ ᱵᱚᱱ ᱥᱮᱴᱮᱨᱚᱜ ᱢᱟ ᱛᱤᱱᱟᱹᱜ ᱟᱹᱠᱤᱞᱟᱱ ᱠᱚ ᱢᱮᱱᱟᱜ ᱯᱮᱭᱟ ᱛᱤᱱᱟᱹᱜ ᱵᱩᱫᱽᱫᱷᱤ ᱡᱤᱵᱤᱭᱟᱱ ᱠᱚ ᱢᱮᱱᱟᱜ ᱯᱮᱭᱟ ᱮᱱ ᱨᱟᱡᱽᱱᱤᱛᱤᱠ ᱫᱚᱞ ᱠᱚ ᱯᱟᱨᱴᱤ ᱠᱚ ᱟᱲᱟᱜ ᱜᱤᱰᱤ ᱠᱟᱛᱮᱫ ᱫᱷᱚᱨᱚᱢ ᱠᱚ ᱟᱲᱟᱜ ᱜᱤᱰᱤ ᱠᱟᱛᱮᱫ ᱡᱟᱹᱛᱤ ᱟᱲᱟᱜ ᱜᱤᱰᱤ ᱠᱟᱛᱮᱫ ᱫᱮᱞᱟ ᱛᱤᱱᱟᱹᱜ ᱥᱟᱱᱛᱟᱲ ᱠᱟᱱᱟ ᱵᱚᱱ ᱟᱹᱫᱤᱵᱟᱹᱥᱤ ᱠᱟᱱᱟ ᱵᱚᱱ ᱥᱟᱱᱛᱟᱲ ᱡᱟᱹᱛᱤ ᱠᱟᱱᱟ ᱵᱚᱱ ᱥᱟᱱᱛᱟᱲ ᱨᱮ ᱫᱩᱞᱟᱹᱲ ᱢᱮᱱᱟᱜ ᱛᱟᱵᱚᱱᱟ ᱫᱮᱞᱟ ᱡᱚᱛᱚ ᱦᱚᱲ ᱟᱯᱮ ᱥᱟᱱᱟᱢ ᱠᱚᱴᱷᱮᱱ ᱱᱮᱦᱚᱨ ᱢᱮᱱᱟᱜᱼᱟ ᱟᱯᱮ ᱱᱚᱣᱟ ᱵᱟᱹᱭᱴᱷᱟᱹᱠ ᱨᱮᱵᱚᱱ ᱥᱮᱞᱮᱫᱚᱜ ᱢᱟ ᱟᱨ ᱥᱚᱯᱷᱚᱞ ᱵᱚᱱ ᱵᱮᱱᱟᱣ ᱢᱟ ᱟᱭᱢᱟ ᱡᱩᱣᱟᱹᱱ ᱠᱩᱲᱤ ᱠᱚᱲᱟ ᱦᱚᱛᱮᱡ ᱛᱮ ᱟᱹᱰᱤ ᱢᱚᱡᱽ ᱢᱚᱡᱽ ᱮᱱᱮᱡ ᱥᱮᱨᱮᱧ ᱠᱚ ᱥᱟᱯᱲᱟᱣ ᱠᱟᱱᱟ ᱟᱨ ᱟᱹᱰᱤ ᱩᱛᱟᱹᱨ ᱜᱟᱞᱢᱟᱨᱟᱣ ᱠᱚ ᱢᱮᱱᱟᱜᱼᱟ ᱟᱨ ᱚᱱᱟᱨᱮ ᱟᱵᱚ ᱵᱚᱱ ᱥᱮᱴᱮᱨ ᱠᱟᱛᱮᱫ ᱟᱹᱰᱤ ᱩᱛᱟᱹᱨ ᱠᱟᱛᱷᱟ ᱠᱚᱵᱚᱱ ᱪᱮᱫ ᱫᱟᱲᱮᱭᱟᱜᱼᱟ ᱟᱨ ᱟᱵᱚᱣᱟᱜ ᱫᱟᱢᱟᱱᱟᱜ ᱠᱟᱛᱷᱟ ᱠᱚᱵᱚᱱ ᱫᱚᱦᱚ ᱫᱟᱲᱮᱭᱟᱜᱼᱟ ᱮᱱᱠᱷᱟᱱ ᱱᱚᱰᱮᱜᱮ ᱱᱤᱝᱠᱟᱜᱮ ᱛᱮᱦᱮᱧ ᱫᱚ ᱱᱤᱭᱟᱹ ᱵᱷᱤᱰᱭᱳ ᱫᱚ ᱱᱤᱝᱠᱟᱜᱮ ᱢᱩᱪᱟᱹᱫ ᱮᱫ ᱛᱟᱵᱚᱱᱟᱹᱧ ᱟᱨᱦᱚᱸ ᱫᱟᱨᱟᱭ ᱠᱟᱱᱟᱵᱚᱱ ᱟᱨᱦᱚᱸ ᱚᱱᱠᱟ ᱜᱮ ᱠᱷᱚᱵᱚᱨ ᱧᱟᱢ ᱞᱮᱱᱠᱷᱟᱱ ᱟᱯᱮ ᱛᱟᱞᱟ ᱨᱮ ᱡᱷᱟᱹᱨᱩᱲᱤᱧ ᱟᱹᱜᱩᱭᱟ ᱢᱟ ᱮᱱᱠᱷᱟᱱ ᱱᱤᱛᱚᱜ ᱟᱯᱮ ᱥᱟᱱᱟᱢ ᱠᱚᱴᱷᱮᱱ ᱵᱤᱫᱟᱹᱭᱤᱧ ᱠᱷᱚᱡᱽ ᱠᱟᱱᱟ ᱮᱱᱠᱷᱟᱱ ᱥᱟᱱᱟᱢ ᱠᱚ ᱟᱹᱰᱤ ᱟᱹᱰᱤ ᱥᱟᱨᱦᱟᱣ